ᱜᱟᱛᱮ ᱠᱚ ᱱᱤᱛᱚᱜ ᱫᱚ ᱱᱚᱜᱼᱚᱭ ᱥᱟᱹᱛ ᱵᱟᱲᱟ ᱦᱩᱭᱱᱟ ᱰᱟᱹᱵᱽᱨᱟᱹ ᱥᱟᱯᱷᱟ ᱵᱟᱲᱟ ᱦᱩᱭᱱᱟ ᱟᱨ ᱱᱚᱜᱼᱚᱭ ᱤᱧᱤᱧ ᱥᱟᱯᱲᱟᱣ ᱠᱟᱱᱟ ᱟᱨ ᱱᱤᱛᱚᱝ ᱫᱚ ᱛᱮᱦᱮᱧᱟᱜ ᱛᱤᱠᱤᱱ ᱥᱮᱭᱟᱜ ᱵᱞᱚᱜ ᱱᱤᱛᱚᱜ ᱤᱧ ᱥᱴᱟᱨᱴ ᱮᱫ ᱛᱟᱵᱚᱱᱟ ᱛᱮᱦᱮᱧ ᱱᱤᱛᱚᱜ ᱦᱟᱸᱜ ᱪᱮᱫ ᱠᱚᱞᱮ ᱪᱤᱠᱟᱭᱟ ᱚᱱᱟ ᱠᱚᱵᱚᱱ ᱧᱮᱞᱟ

ᱟᱨ ᱟᱹᱰᱤ ᱴᱮᱥᱴᱤ ᱧᱮᱞᱚᱜ ᱠᱟᱱᱟ ᱟᱨ ᱱᱚᱣᱟ ᱫᱚ ᱞᱤᱞᱤ ᱵᱮᱱᱟᱣ ᱠᱟᱜ ᱛᱟᱞᱮᱭᱟ ᱱᱚᱣᱟ ᱥᱚᱵᱡᱤ ᱫᱚ ᱟᱹᱰᱤ ᱥᱤᱵᱤᱞᱮ ᱵᱮᱱᱟᱣ ᱫᱟᱲᱮᱭᱟᱜ ᱠᱟᱛᱮ ᱠᱚᱧ ᱞᱟᱹᱭ ᱯᱮ ᱠᱟᱱᱟ ᱞᱤᱞᱤ ᱟᱹᱰᱤ ᱪᱮᱦᱨᱟ ᱩᱛᱩ ᱫᱟᱲᱮᱭᱟᱜᱼᱟ ᱟᱫᱚ ᱛᱚᱵᱮ ᱴᱷᱤᱠ ᱜᱮ ᱟᱨ ᱯᱤᱴᱷᱟᱹ ᱦᱚᱸ ᱟᱹᱰᱤ ᱢᱚᱡᱽ ᱮ ᱯᱤᱴᱷᱟᱹᱭᱟ ᱛᱚᱵᱮ ᱱᱚᱜᱼᱚᱭ ᱟᱹᱰᱤ ᱥᱚᱯᱴᱮ ᱯᱤᱴᱷᱟᱹ ᱟᱠᱟᱫ ᱛᱟᱞᱮᱭᱟ ᱦᱮᱸ ᱟᱨ ᱱᱚᱜᱼᱚᱭ ᱛᱚᱵᱮ ᱛᱚᱵᱮ ᱦᱚᱯᱚᱱ ᱛᱚᱵᱮᱧ ᱡᱚᱢ ᱠᱟᱜ ᱞᱮᱜᱮ ᱟᱨ ᱚᱱᱟ ᱠᱟᱛᱮ ᱯᱮ ᱧᱮᱞ ᱛᱮᱢᱟ ᱟᱹᱰᱤ ᱢᱚᱡᱽ ᱧᱮᱞᱚᱜ ᱠᱟᱱ ᱯᱮᱧ ᱡᱚᱢ ᱠᱟᱜ ᱞᱮᱜᱮ ᱟᱹᱰᱤ ᱥᱤᱵᱤᱞ ᱦᱟᱹᱵᱤ ᱫᱚ ᱟᱹᱰᱤ ᱥᱤᱵᱤᱞ ᱞᱤᱞᱤ ᱟᱹᱰᱤ ᱢᱚᱡᱽ ᱵᱟᱲᱟᱭ ᱛᱟᱞᱮᱭᱟ ᱟᱨ ᱞᱤᱞᱤ ᱚᱠᱚᱭ ᱠᱟᱱ ᱛᱟᱞᱮᱭᱟ ᱚᱱᱟ ᱵᱟᱯᱮ ᱧᱮᱞ ᱠᱟᱫᱮᱭᱟ ᱵᱟᱝ ᱦᱟᱯᱟ ᱦᱟᱹᱧ ᱩᱫᱩᱜ ᱯᱮᱭᱟ ᱞᱤᱞᱤ ᱟᱨ ᱯᱮ ᱦᱮᱡ ᱵᱟᱲᱟ ᱟᱞᱮ ᱴᱷᱮᱡ ᱡᱚᱢ ᱞᱟᱹᱜᱤᱫ ᱨᱳᱰ ᱟᱲᱮ ᱨᱮᱜᱮ ᱢᱮᱱᱟᱭᱟ ᱵᱟᱣ ᱟᱹᱰᱤ ᱥᱤᱵᱤᱞ ᱜᱟᱛᱮ ᱠᱚ ᱟᱹᱰᱤ ᱛᱮᱫ ᱟᱹᱰᱤ ᱥᱤᱵᱤᱞ ᱟᱹᱭᱠᱟᱹᱜ ᱠᱟᱱᱟ ᱱᱚᱝᱠᱟᱱ ᱟᱹᱛᱩ ᱰᱤᱦᱟᱹᱛ ᱨᱮᱭᱟᱜ ᱡᱷᱤᱸᱜᱟᱹ ᱩᱛᱩ ᱫᱚ ᱪᱟ ᱚᱠᱟᱨᱮᱢ ᱧᱟᱢᱟ ᱵᱟᱡᱟᱨ ᱨᱮᱫᱚ ᱠᱷᱟᱹᱞᱤ ᱠᱷᱟᱫᱽ ᱣᱟᱞᱟ ᱮᱠᱫᱚᱢ ᱵᱚᱞᱮ ᱱᱚᱣᱟ ᱟᱨ ᱮᱠᱫᱚᱢ ᱱᱚᱜᱼᱚᱭ ᱛᱤᱱᱟᱹᱜ ᱢᱚᱡᱽ ᱜᱚᱴᱟ ᱜᱚᱴᱟ ᱩᱛᱩ ᱵᱟᱯ ᱨᱮ ᱟᱹᱰᱤ ᱥᱤᱵᱤᱞ ᱵᱚᱞᱮ ᱮᱠᱫᱚᱢ ᱵᱚᱞᱮ ᱦᱟᱞᱠᱟ ᱛᱮᱞ ᱢᱟᱥᱟᱞᱟ ᱛᱮ ᱵᱮᱱᱟᱣ ᱠᱟᱱᱟ ᱟᱹᱰᱤ ᱥᱤᱵᱤᱞ ᱜᱟᱛᱮ ᱠᱚ ᱱᱤᱛᱚᱜ ᱫᱚ ᱱᱟᱥᱛᱟ ᱵᱟᱲᱟ ᱦᱩᱭᱱᱟ ᱟᱹᱰᱤ ᱥᱤᱵᱤᱞᱤᱧ ᱡᱚᱢ ᱠᱮᱫᱟ ᱴᱷᱤᱠ ᱜᱮ ᱟᱫᱚ ᱛᱚᱵᱮ ᱱᱤᱛᱚᱜ ᱫᱚ ᱟᱨᱦᱚᱸ ᱫᱮᱞᱟ ᱞᱟᱦᱟ ᱥᱮᱫ ᱵᱷᱤᱰᱤᱭᱳ ᱱᱟᱦᱟᱜ ᱩᱫᱩᱜ ᱟᱵᱚᱱ ᱜᱮ ᱱᱤᱛᱚᱜ ᱫᱚ ᱵᱟᱹᱠᱤ ᱢᱮᱱᱟᱜᱼᱟ ᱦᱩᱢ ᱵᱟᱵᱟ ᱥᱚᱸᱜᱮ ᱧᱟᱯᱟᱢᱚᱜ ᱟᱫᱚ ᱫᱮᱞᱟ ᱱᱤᱛᱚᱜ ᱫᱚ ᱦᱩᱢ ᱵᱟᱵᱟ ᱥᱚᱸᱜᱮ ᱤᱧ ᱧᱟᱯᱟᱢ ᱦᱚᱪᱚ ᱯᱮᱭᱟ ᱦᱩᱢ ᱵᱟᱵᱟᱭ ᱚᱠᱚᱭ ᱠᱟᱱᱟ ᱟᱨᱤᱧ ᱞᱟᱹᱭ ᱯᱮᱭᱟ ᱴᱷᱤᱠ ᱜᱮ ᱫᱮᱞᱟ ᱫᱮᱞᱟ ᱱᱤᱛᱚᱝ ᱫᱚ ᱦᱚᱢ ᱵᱟᱵᱟ ᱴᱷᱮ ᱪᱟᱞᱟᱣ ᱦᱩᱭ ᱞᱮᱱ ᱜᱮ ᱩᱱᱤ ᱵᱚᱱ ᱧᱟᱯᱟᱢ ᱞᱟᱜᱮ ᱱᱤᱛᱚᱝ ᱫᱚ ᱛᱚ ᱮᱱᱟᱱ ᱫᱚ ᱰᱟᱹᱵᱽᱨᱟᱹᱜ ᱠᱟᱱ ᱛᱟᱦᱮᱱᱟ ᱰᱟᱹᱵᱽᱨᱟᱹ ᱥᱟᱹᱛ ᱠᱟᱱᱟᱭ ᱟᱫᱚ ᱞᱟᱠᱟ ᱴᱷᱮᱡ ᱡᱤᱨᱟᱹᱣ ᱠᱟᱱᱟ ᱚᱸᱰᱮ ᱚᱸᱰᱮ ᱜᱟᱛᱮ ᱠᱚ ᱦᱚᱸᱜᱼᱚᱭ ᱡᱤᱨᱟᱹᱣ ᱠᱟᱱᱟ ᱦᱚᱸᱜᱼᱚᱭ ᱦᱩᱢ ᱵᱟᱵᱟ ᱦᱚᱸᱜᱼᱚᱭ ᱱᱩᱭ ᱜᱟᱛᱮ ᱠᱚ ᱱᱩᱭ ᱯᱮ ᱧᱮᱞ ᱫᱟᱲᱮᱭᱟᱭ ᱠᱟᱱ ᱱᱩᱭ ᱫᱚ ᱠᱟᱱᱟᱭ ᱤᱧ ᱦᱩᱢ ᱵᱟᱵᱟ ᱢᱚᱛᱞᱚᱵ ᱤᱧ ᱦᱩᱢ ᱵᱟᱵᱟ ᱫᱚ ᱚᱠᱚᱭ ᱠᱟᱱᱟ ᱱᱩᱭ ᱫᱚ ᱤᱧ ᱦᱟᱲᱟᱢ ᱵᱟ ᱠᱟᱱᱟᱭ ᱱᱩᱭ ᱫᱚ ᱱᱚᱜᱼᱚᱭ ᱱᱚᱸᱰᱮ ᱫᱩᱲᱩᱵ ᱡᱤᱨᱟᱹᱣ ᱠᱟᱱᱟ ᱟᱨ ᱱᱩᱭ ᱥᱚᱸᱜᱮ ᱜᱮ ᱱᱟᱦᱟᱜ ᱱᱤᱛᱚᱜ ᱵᱚᱱ ᱜᱟᱞᱢᱟᱨᱟᱜᱼᱟ ᱢᱤᱫ ᱜᱷᱟᱹᱲᱤ ᱢᱟᱨᱮ ᱩᱨᱤ ᱠᱟᱛᱷᱟ ᱠᱚ ᱟᱨ ᱟᱡ ᱛᱮᱜᱮᱧ ᱠᱩᱞᱤᱭᱮᱭᱟ ᱟᱡ ᱛᱤᱱᱟᱹᱜ ᱵᱚᱪᱷᱚᱨ ᱦᱩᱭᱩᱜ ᱠᱟᱱᱟ ᱴᱷᱤᱠ ᱜᱮ ᱛᱚᱵᱮ ᱫᱮᱞᱟ ᱦᱟᱸᱜ ᱞᱟᱦᱟ ᱥᱮᱫ ᱵᱷᱤᱰᱤᱭᱳ ᱦᱟᱸᱜ ᱤᱧ ᱟᱫᱚ ᱱᱤᱛᱚᱜ ᱫᱟᱠᱟᱭ ᱡᱚᱢ ᱞᱟᱹᱜᱤᱫ ᱥᱚᱢᱚᱭ ᱦᱩᱭᱮᱱ ᱛᱮ ᱫᱟᱠᱟ ᱡᱚᱢ ᱞᱟᱹᱜᱤᱫ ᱟᱫᱚ ᱫᱟᱠᱟ ᱡᱚᱢ ᱵᱟᱲᱟ ᱠᱟᱛᱮ ᱱᱟᱦᱟᱜ ᱢᱤᱫ ᱜᱷᱟᱹᱲᱤ ᱱᱩᱭ ᱥᱚᱸᱜᱮ ᱵᱚᱱ ᱜᱟᱞᱢᱟᱨᱟᱜᱼᱟ ᱟᱨ ᱟᱡ ᱜᱮ ᱦᱟᱸᱜ ᱞᱟᱹᱭ ᱵᱚᱱᱟ ᱛᱤᱱᱟᱹᱜ ᱵᱚᱪᱷᱚᱨᱤᱧ ᱛᱤᱱᱟᱹᱜ ᱵᱚᱪᱷᱚᱨ ᱦᱩᱭ ᱠᱟᱱᱟ

ᱜᱟᱛᱮ ᱠᱚ ᱱᱚᱜᱼᱚᱭ ᱱᱤᱛᱚᱜ ᱫᱚ ᱦᱩᱢ ᱵᱟᱵᱟ ᱱᱩᱭ ᱱᱤᱛᱚᱜ ᱫᱚ ᱫᱟᱠᱟᱭ ᱡᱚᱢ ᱥᱟᱹᱛ ᱠᱮᱫᱟ ᱫᱟᱠᱟ ᱡᱚᱢ ᱥᱟᱹᱛ ᱵᱟᱲᱟ ᱠᱟᱛᱮ ᱱᱤᱛᱚᱜ ᱫᱚ ᱱᱚᱰᱮ ᱜᱮᱞᱤᱧ ᱫᱩᱲᱩᱵ ᱠᱟᱱᱟ ᱱᱚᱣᱟ ᱨᱟᱪᱟ ᱨᱮ ᱟᱨ ᱡᱚᱢ ᱵᱟᱲᱟ ᱠᱟᱛᱮ ᱟᱫᱚ ᱤᱱᱟᱱᱤᱧ ᱢᱮᱱ ᱞᱮᱫᱟ ᱥᱮ ᱵᱚᱞᱮ ᱫᱮᱞᱟ ᱦᱩᱢ ᱵᱟᱵᱟ ᱥᱚᱸᱜᱮ ᱛᱷᱚᱲᱟ ᱜᱟᱱ ᱵᱚᱱ ᱜᱟᱞᱢᱟᱨᱟᱣᱟ ᱢᱤᱫ ᱵᱟᱨ ᱠᱟᱛᱷᱟ ᱠᱚᱧ ᱠᱩᱞᱤᱭᱮᱭᱟ ᱟᱨ ᱦᱩᱢ ᱵᱟᱵᱟ ᱪᱮᱫᱟᱜ ᱯᱟᱲᱟᱣᱮᱱ ᱛᱟᱭᱟ ᱧᱩᱛᱩᱢ ᱚᱱᱟ ᱦᱚᱧ ᱞᱟᱹᱭ ᱟᱯᱮᱭᱟ ᱟᱫᱚ ᱤᱧ ᱫᱚ ᱪᱮᱫ ᱤᱧ ᱞᱟᱹᱭ ᱯᱮᱭᱟ ᱦᱩᱢ ᱵᱟᱵᱟ ᱜᱮ ᱟᱡ ᱜᱮ ᱞᱟᱹᱭ ᱯᱮᱭᱟ ᱟᱫᱚ ᱛᱚᱵᱮ ᱢᱟ ᱵᱟ ᱞᱟᱹᱭ ᱜᱮᱞᱟᱭ ᱢᱮ ᱤᱧ ᱫᱚ ᱠᱟᱲᱟ ᱵᱤᱛᱠᱤᱞᱤᱧ ᱜᱩᱯᱤᱭᱟ ᱥᱟᱨᱟᱫᱤᱱ ᱦᱟᱢ ᱦᱩᱢ ᱦᱟᱢ ᱦᱩᱢ ᱟᱨ ᱜᱤᱫᱽᱨᱟᱹ ᱠᱚᱫᱚ ᱠᱚ ᱯᱟᱸᱡᱟ ᱵᱟᱲᱟᱭᱤᱧᱟ ᱟᱫᱚ ᱩᱱ ᱨᱮᱜᱮ ᱚᱱᱟ ᱦᱟᱢ ᱦᱩᱢᱤᱧ ᱜᱩᱯᱤ ᱠᱚ ᱪᱟᱜ ᱟᱹᱪᱩᱨ ᱵᱟᱲᱟ ᱠᱚᱛᱮ ᱩᱱ ᱨᱮᱜᱮ ᱩᱱᱠᱩ ᱜᱤᱫᱽᱨᱟᱹ ᱫᱚ ᱚᱱᱟ ᱦᱩᱢ ᱵᱟᱵᱟ ᱫᱚᱠᱚ ᱧᱩᱛᱩᱢ ᱠᱤᱫᱤᱧᱟ ᱟᱫᱚ ᱱᱤᱛ ᱦᱟᱹᱵᱤᱡ ᱚᱱᱟ ᱧᱩᱛᱩᱢ ᱫᱚ ᱢᱮᱱᱟᱜ ᱜᱮᱭᱟ ᱟᱛᱳ ᱨᱮᱦᱚᱸ ᱥᱮ ᱡᱟᱦᱟᱸ ᱨᱮᱜᱮ ᱢᱮᱱᱟᱜ ᱛᱟᱹᱞᱤᱧᱟ ᱪᱟᱸᱭ ᱪᱩᱸᱭ ᱠᱚ ᱪᱟᱸᱭ ᱪᱩᱸᱭ ᱠᱚᱠᱚ ᱠᱚ ᱧᱩᱢ ᱞᱮᱠᱷᱟᱱ ᱜᱮ ᱠᱚ ᱵᱩᱡᱽ ᱜᱚᱫᱟ ᱦᱚᱸ ᱛᱚ ᱱᱩᱭ ᱫᱚ ᱱᱩᱭ ᱠᱚ ᱦᱚᱦᱚᱣᱟᱭ ᱠᱟᱱᱟ ᱦᱮᱸ ᱱᱩᱭ ᱠᱚ ᱜᱟᱹᱭ ᱟᱨ ᱦᱩᱢ ᱵᱟᱵᱟ ᱠᱚ ᱢᱮᱱ ᱞᱮᱠᱷᱟᱱ ᱩᱱ ᱡᱚᱛᱚ ᱠᱚ ᱵᱟᱰᱟᱭᱟ ᱦᱮᱸ ᱱᱩᱭ ᱦᱟᱲᱟᱢ ᱠᱚ ᱦᱚᱦᱚᱣᱟᱭ ᱠᱟᱱᱟ ᱦᱮᱸ ᱟᱫᱚ ᱟᱹᱞᱤᱧ ᱫᱚ ᱚᱱᱠᱟ ᱜᱮ ᱜᱟᱹᱭ ᱮᱱᱛᱮᱫ ᱫᱩᱦᱟᱹᱣ ᱠᱚᱣᱟᱭ ᱛᱷᱚᱨ ᱟᱫᱚ ᱜᱟᱹᱭ ᱫᱩᱦᱟᱹᱣ ᱡᱚᱠᱷᱮᱡ ᱞᱮ ᱦᱚᱨᱦᱚ ᱠᱟᱭᱟ

ᱱᱤᱛᱚᱜ ᱫᱚ ᱱᱤᱱᱟᱱᱚᱵᱵᱮ ᱨᱮᱧ ᱞᱮᱵᱮᱫ ᱟᱠᱟᱱᱟ ᱟᱪᱪᱷᱟ ᱱᱤᱱᱟᱱᱚᱵᱵᱮ ᱵᱚᱪᱷᱚᱨ ᱱᱤᱱᱟᱱᱚᱵᱵᱮ ᱵᱚᱪᱷᱚᱨ ᱭᱟᱱᱤ ᱠᱤ ᱱᱟᱭᱤᱱᱴᱤ ᱱᱟᱭᱤᱱ ᱭᱟ ᱱᱤᱱᱟᱱᱚᱵᱵᱮ ᱵᱚᱪᱷᱚᱨ ᱵᱟ ᱩᱱᱟᱹᱜ ᱵᱚᱪᱷᱚᱨᱮᱢ ᱦᱩᱭᱱᱟ ᱵᱟᱯ ᱨᱮ ᱟᱪᱪᱷᱟ ᱟᱹᱰᱤ ᱛᱚᱵᱮ ᱢᱟ ᱟᱢᱟ ᱟᱨ ᱱᱚᱜᱼᱚᱭ ᱜᱟᱛᱮ ᱠᱚ ᱧᱮᱞ ᱫᱟᱲᱮᱭᱟᱭ ᱯᱮ ᱱᱚᱜᱼᱚᱭ ᱱᱤᱱᱟᱱᱚᱵᱵᱮ ᱵᱚᱪᱷᱚᱨ ᱦᱩᱭᱩᱜ ᱠᱟᱱᱟ ᱟᱨ ᱱᱚᱜᱼᱚᱭ ᱛᱤᱱᱟᱹᱜ ᱠᱮᱴᱮᱡ ᱮ ᱧᱮᱞᱚᱜ ᱠᱟᱱᱟ

ᱢᱤᱫᱴᱮᱡ ᱛᱟᱹᱨᱩᱵ ᱞᱮ ᱧᱟᱢ ᱠᱮᱫᱮᱭᱟ ᱢᱟᱨᱥᱟᱞ ᱡᱚᱞᱚ ᱜᱟᱰᱟ ᱨᱮ ᱟᱹᱰᱤ ᱢᱟᱨᱟᱝ ᱛᱟᱹᱨᱩᱵ ᱟᱫᱚ ᱛᱚᱵᱮ ᱯᱮᱭᱟ ᱠᱚᱲᱟ ᱞᱮ ᱵᱟᱨᱭᱟ ᱯᱮᱭᱟ ᱠᱚᱲᱟ ᱞᱮ ᱛᱟᱦᱮᱸ ᱠᱟᱱᱟ ᱢᱤᱫ ᱛᱮᱜᱮ ᱟᱫᱚ ᱢᱤᱫᱴᱮᱱ ᱠᱩᱴᱠᱩᱨ ᱞᱮ ᱛᱤᱸᱜᱩ ᱟᱠᱟᱱᱟ ᱟᱫᱚ ᱩᱱᱤ ᱛᱟᱹᱨᱩᱵ ᱥᱟᱞᱟᱜ ᱚᱠᱚᱭ ᱦᱚᱲᱮ ᱞᱟᱹᱲᱦᱟᱹᱭᱟ ᱩᱱᱤ ᱫᱚ ᱮᱠᱟᱞ ᱟᱞᱮ ᱴᱷᱮᱡ ᱜᱮ ᱪᱟᱞᱟᱣ ᱮᱱᱟ ᱟᱫᱚᱭ ᱢᱮᱛᱟᱞᱮ ᱠᱟᱱᱟ

ᱴᱷᱤᱠ ᱟᱞᱮ ᱦᱚᱸᱭ ᱛᱤᱭᱳᱜ ᱠᱮᱫ ᱞᱮᱭᱟ ᱩᱱᱤ ᱦᱚᱲ ᱮᱠᱟᱞ ᱛᱮ ᱟᱞᱮ ᱴᱷᱮᱱ ᱧᱤᱨ ᱨᱟᱠᱟᱵ ᱜᱚᱫ ᱮᱱᱟ ᱦᱩᱸ ᱦᱩᱸ ᱦᱩᱸ ᱧᱤᱨ ᱨᱟᱠᱟᱵ ᱜᱚᱫ ᱮᱱᱟ ᱫᱩᱲᱩᱵ ᱠᱟᱛᱮᱫ ᱠᱤᱱ ᱵᱮᱸᱜᱮᱫ ᱧᱟᱯᱟᱢ ᱜᱚᱫ ᱮᱱᱟ ᱛᱩᱧ ᱠᱮᱫᱮᱭᱟ ᱦᱩᱸ ᱛᱩᱧ ᱠᱮᱫᱮᱭᱟ ᱛᱚᱵᱮ ᱰᱟᱴᱟ ᱡᱚᱥ ᱠᱮᱫᱮᱭᱟ ᱟᱹᱯᱟᱹᱲᱤ ᱫᱚ ᱱᱚᱝᱠᱟᱭᱮᱱᱟ ᱦᱮᱸ ᱴᱮᱲᱦᱟᱭᱮᱱᱟ ᱦᱮᱸ ᱪᱮᱦᱨᱟᱭᱮᱱᱟ ᱦᱮᱸ ᱟᱪᱪᱷᱟ ᱛᱚᱵᱮ ᱮᱱᱦᱚᱸᱧ ᱫᱚᱱ ᱨᱟᱠᱟᱵ ᱮᱱ ᱜᱮ ᱩᱱᱤ ᱦᱚᱲ ᱱᱚᱝᱠᱟᱭ ᱞᱟᱹᱲᱦᱟᱹᱭᱮᱱᱟ ᱫᱮᱭᱟᱭ ᱚᱰᱟᱣ ᱟᱫᱮᱭᱟ ᱟᱪᱪᱷᱟ ᱟᱪᱪᱷᱟ ᱦᱮᱸ ᱫᱮᱭᱟᱭ ᱚᱰᱟᱣ ᱟᱫᱮᱭᱟ ᱦᱮᱸ

ᱪᱤᱞᱤ ᱪᱤᱞᱤ ᱛᱩᱨᱩ ᱠᱟᱛᱷᱟ ᱠᱟᱱᱟ ᱱᱩᱠᱩ ᱤᱭᱟᱹ ᱛᱟᱹᱨᱩᱵ ᱜᱮ ᱵᱮᱝᱜᱚᱞ ᱴᱟᱭᱜᱟᱨ ᱱᱤᱛᱚᱜ ᱫᱚ ᱚᱲᱟᱜ ᱛᱮᱞᱤᱧ ᱵᱚᱞᱚᱭᱮᱱᱟ ᱞᱟᱦᱟ ᱫᱚ ᱨᱟᱪᱟ ᱨᱮᱞᱤᱧ ᱜᱟᱞᱢᱟᱨᱟᱜ ᱠᱟᱱ ᱛᱟᱦᱮᱱᱟ ᱮᱠᱪᱩᱭᱮᱞᱤ ᱱᱚᱣᱟ ᱤᱭᱟᱹᱛᱮ ᱨᱟᱪᱟ ᱨᱮ ᱚᱱᱛᱮ ᱱᱤᱛᱚᱜ ᱫᱟᱫᱟᱜ ᱠᱟᱱᱟ ᱟᱨ ᱫᱟᱫᱟ ᱤᱭᱟᱹᱛᱮ ᱱᱤᱛᱚᱜ ᱫᱚ ᱚᱲᱟᱜ ᱥᱮᱫ ᱞᱤᱧ ᱵᱚᱞᱚ ᱠᱟᱱᱟ ᱟᱫᱚ ᱵᱟᱵᱟ ᱟᱹᱣᱨᱤ ᱞᱟᱹᱭ ᱢᱩᱪᱟᱹᱫᱟ ᱟᱫᱚ ᱫᱮᱞᱟ ᱵᱚᱱ ᱟᱸᱡᱚᱢ ᱢᱩᱪᱟᱹᱫ ᱞᱮᱛᱟᱭ ᱜᱮ ᱦᱮᱸ ᱦᱮᱸ ᱵᱟ ᱟᱫᱚ

ᱟᱪᱪᱷᱟ ᱜᱤᱫᱽᱨᱟᱹ ᱠᱚᱫᱚ ᱡᱮᱢᱚᱱ ᱛᱟᱹᱨᱩᱵ ᱤᱧ ᱥᱟᱵ ᱟᱠᱟᱫᱮᱭᱟ ᱟᱨ ᱵᱤᱧ ᱵᱟᱱᱟᱣ ᱠᱤᱨᱤᱧ ᱚᱨ ᱠᱮᱫᱮᱭᱟ ᱦᱮᱸ ᱟᱨ ᱵᱩᱞᱩ ᱠᱚᱧ ᱫᱤᱥᱟᱹᱭᱮᱫ ᱛᱮ ᱦᱟᱡᱟᱨ ᱛᱟᱹᱨᱩᱵᱟᱜ ᱢᱚᱥᱟ ᱟᱪᱪᱷᱟ ᱴᱷᱤᱠ ᱜᱮ ᱛᱚᱵᱮ ᱜᱟᱛᱮ ᱠᱚ ᱱᱚᱜᱼᱚᱭ ᱢᱤᱫ ᱵᱟᱨ ᱠᱟᱛᱷᱟ ᱢᱚᱢ ᱵᱟᱵᱟ ᱥᱚᱸᱜᱮ ᱜᱟᱞᱢᱟᱨᱟᱣ ᱦᱩᱭᱱᱟ ᱟᱨ ᱱᱚᱜᱼᱚᱭ ᱥᱮᱫᱟᱭ ᱠᱟᱛᱷᱟ ᱠᱚ ᱱᱚᱜᱼᱚᱭ ᱞᱟᱹᱭ ᱟᱫ ᱵᱚᱱᱟ ᱟᱨ ᱟᱭᱟᱜ ᱫᱤᱥᱟᱹᱭ ᱚᱠᱛᱮ ᱨᱮᱭᱟᱜ ᱠᱤᱥᱟᱹ ᱫᱚ ᱟᱭᱢᱟ ᱜᱮ ᱢᱮᱱᱟᱜ ᱛᱟᱭᱟ ᱞᱮᱠᱤᱱ ᱤᱧ ᱦᱚᱸ ᱟᱪᱠᱟ ᱜᱤᱧ ᱦᱮᱡ ᱠᱟᱱᱛᱮ

ᱴᱷᱤᱠ ᱜᱮ ᱛᱚᱵᱮ ᱜᱟᱛᱮ ᱠᱚ ᱱᱤᱛᱚᱜ ᱡᱚᱢ ᱵᱟᱲᱟ ᱞᱟᱹᱜᱤᱫ ᱤᱱᱟᱹ ᱠᱟᱛᱮ ᱟᱨᱦᱚᱸ ᱞᱟᱦᱟ ᱥᱮᱫ ᱵᱷᱤᱰᱤᱭᱳ ᱱᱟᱦᱟᱜ ᱵᱚᱱ ᱧᱮᱞᱟ ᱴᱷᱤᱠ ᱜᱮ ᱡᱚᱢ ᱵᱟᱲᱟ ᱦᱩᱭ ᱞᱮᱱ ᱜᱮ ᱟᱹᱰᱤ ᱥᱤᱵᱤᱞ ᱟᱹᱰᱤ ᱢᱚᱡᱟ ᱟᱹᱭᱠᱟᱹᱜ ᱠᱟᱱᱟ

ᱟᱨ ᱱᱚᱜᱼᱚ ᱱᱚᱝᱠᱟᱛᱮ ᱩᱞ ᱠᱚᱠᱚ ᱨᱚᱦᱚᱭ ᱵᱟᱲᱟ ᱠᱟᱜᱼᱟ ᱚᱱᱟ ᱠᱚ ᱩᱞ ᱫᱚ ᱱᱮᱥ ᱫᱚ ᱡᱚ ᱞᱮᱱᱟ ᱡᱚ ᱞᱮᱱᱟ ᱟᱹᱰᱤ ᱥᱤᱵᱤᱞ ᱠᱟᱱ ᱛᱟᱦᱮᱱᱟ ᱱᱚᱣᱟ ᱩᱞ ᱵᱚᱞᱮ ᱵᱟᱯᱨᱮ ᱟᱹᱰᱤ ᱦᱮᱲᱮᱢ ᱟᱹᱭᱠᱟᱹᱣ ᱞᱮᱱᱟ ᱚᱱᱟ ᱦᱚᱸ ᱡᱚ ᱞᱮᱱᱟ ᱤᱱᱟᱹ ᱠᱟᱛᱮᱫ ᱯᱷᱤᱨ ᱱᱚᱜᱼᱚ ᱱᱚᱣᱟ ᱫᱟᱨᱮ ᱱᱚᱜᱼᱚᱭ ᱱᱚᱜᱼᱚ ᱱᱚᱣᱟᱴᱟᱜ ᱫᱟᱨᱮ ᱨᱮᱫᱚ ᱟᱹᱰᱤ ᱡᱟᱹᱥᱛᱤ ᱜᱮ ᱡᱚ ᱞᱮᱱᱟ ᱩᱞ ᱫᱚ ᱱᱚᱜᱼᱚᱭ ᱰᱟᱹᱱᱴᱤᱡ ᱛᱮᱫ ᱠᱚ ᱢᱮ ᱱᱤᱛᱚᱜ ᱫᱚ ᱠᱤᱫᱩᱵᱚᱜ ᱦᱩᱭᱩᱜ ᱠᱟᱱᱟ ᱟᱨ ᱱᱚᱜᱼᱚᱭ ᱨᱩᱴᱤ ᱥᱚᱵᱽᱡᱤ ᱡᱚᱢ ᱦᱩᱭᱩᱜ ᱠᱟᱱᱟ ᱱᱤᱛᱚᱜ ᱫᱚ ᱴᱷᱤᱠ ᱜᱮᱭᱟ ᱛᱚᱵᱮ ᱡᱚᱢ ᱵᱟᱲᱟ ᱠᱟᱜ ᱞᱮᱜᱮ ᱛᱚᱵᱮ ᱵᱚᱱ ᱜᱟᱛᱮ ᱠᱚ ᱱᱤᱛᱚᱜ ᱫᱚ ᱡᱚᱢ ᱵᱟᱲᱟ ᱦᱩᱭᱱᱟ ᱠᱤᱫᱩᱵ ᱦᱩᱭᱱᱟ ᱟᱨ ᱠᱟᱹᱢᱤ ᱠᱚ ᱥᱟᱹᱛ ᱵᱟᱲᱟᱭᱮᱱᱟ ᱱᱤᱛᱚᱜ ᱫᱚ ᱥᱮᱴᱮᱨ ᱮᱱᱟ ᱱᱤᱛᱚᱜ ᱫᱚ ᱜᱤᱛᱤᱡᱚᱜ ᱦᱩᱭᱩᱜ ᱞᱟᱹᱜᱤᱫ ᱴᱷᱤᱠ ᱜᱮ ᱛᱚᱵᱮ ᱜᱟᱛᱮ ᱠᱚ ᱢᱟ ᱤᱧᱟᱹᱜ ᱵᱞᱚᱜ ᱵᱷᱤᱰᱤᱭᱳ ᱫᱚ ᱱᱚᱰᱮ ᱜᱤᱧ ᱢᱩᱪᱟᱹᱫ ᱮᱫ ᱠᱟᱱᱟ ᱟᱨ ᱱᱚᱣᱟ ᱤᱧᱟᱹᱜ ᱵᱷᱤᱰᱤᱭᱳ ᱧᱮᱞ ᱛᱤᱧ ᱯᱮ ᱠᱚᱢᱮᱱᱴ ᱯᱮ ᱞᱟᱭᱤᱠ ᱯᱮ ᱟᱨ ᱥᱮᱭᱟᱨ ᱛᱟᱵᱚᱱ ᱯᱮ ᱟᱨ ᱡᱟᱦᱟᱸᱭ ᱡᱩᱫᱤ ᱤᱧᱟᱹᱜ ᱪᱮᱱᱮᱞ ᱨᱮᱯᱮ ᱱᱟᱣᱟ ᱜᱮ ᱠᱷᱟᱡ ᱛᱚ ᱤᱧᱟᱹᱜ ᱪᱮᱱᱮᱞ ᱥᱟᱵᱥᱠᱨᱟᱭᱤᱵ ᱛᱟᱵᱚᱱ ᱯᱮ ᱴᱷᱤᱠ ᱜᱮ ᱛᱚᱵᱮ ᱢᱟ ᱡᱚᱛᱚ ᱠᱚ ᱡᱚᱦᱟᱨ ᱜᱩᱰ ᱱᱟᱭᱤᱴ ᱵᱟᱭ᱾